ᱛᱮᱦᱮᱧ ᱫᱚ ᱟᱨᱦᱚᱸ ᱢᱤᱫᱴᱟᱝ ᱵᱷᱤᱰᱤᱭᱳ ᱞᱟᱹᱜᱤᱫ ᱛᱤᱧ ᱦᱮᱡ ᱟᱠᱟᱱᱟ ᱛᱚ ᱱᱤᱭᱟᱹ ᱞᱟᱦᱟ ᱨᱮ ᱡᱟᱦᱟᱸ ᱵᱷᱤᱰᱤᱭᱳ ᱠᱚ ᱟᱯᱞᱳᱰ ᱦᱩᱭ ᱟᱠᱟᱱᱟ ᱢᱚᱬᱮ ᱛᱩᱨᱩᱭ ᱜᱚᱴᱟᱝ ᱦᱩᱭᱩᱜᱼᱟ ᱛᱚ ᱚᱱᱟ ᱵᱷᱤᱰᱤᱭᱳ ᱠᱚᱨᱮᱱᱟᱜ ᱜᱮ ᱚᱱᱟ ᱵᱷᱤᱰᱤᱭᱳ ᱠᱚᱨᱮᱱᱟᱜ ᱡᱟᱦᱟᱸ ᱵᱚᱱ ᱥᱮᱬᱟ ᱠᱮᱫᱟ ᱚᱱᱟ ᱜᱮ ᱯᱳᱭᱞᱳ ᱠᱷᱚᱱ ᱟᱨ ᱢᱤᱫ ᱪᱷᱚᱴᱤᱧ ᱞᱟᱹᱭ ᱛᱟᱵᱚᱱᱟ ᱛᱚ ᱚᱱᱟ ᱵᱷᱤᱰᱤᱭᱳ ᱫᱚ ᱟᱹᱰᱤ ᱡᱷᱟᱹᱞᱚᱜᱼᱟ ᱛᱚ ᱱᱚᱣᱟ ᱢᱚᱡᱽ ᱜᱮᱵᱚᱱ ᱧᱮᱞᱟ ᱪᱮᱫᱟᱜ ᱥᱮ ᱱᱚᱣᱟ ᱢᱚᱬᱮ ᱜᱚᱴᱟᱝ ᱵᱷᱤᱰᱭᱳ ᱨᱮᱱᱟᱜ ᱥᱟᱢᱟᱯ ᱠᱟᱛᱮ ᱡᱩᱫᱤ ᱵᱚᱱ ᱧᱮᱞᱟ ᱛᱟᱦᱚᱞᱮ ᱟᱥᱟ ᱠᱚᱨᱤ ᱥᱟᱱᱟᱢ ᱠᱚᱜᱮ ᱱᱚᱣᱟ ᱪᱤᱠᱤ ᱯᱟᱲᱦᱟᱣ ᱥᱮ ᱚᱞ ᱥᱮ ᱜᱟᱵᱟᱱ ᱵᱚᱱ ᱫᱟᱲᱮᱭᱟᱜᱼᱟ ᱥᱮ ᱫᱟᱲᱮᱭᱟᱜᱼᱟ ᱯᱮ ᱪᱚᱞᱚ ᱧᱮᱞ ᱞᱮᱜᱮ ᱵᱚᱱ ᱯᱳᱭᱞᱳ ᱠᱷᱚᱡ ᱛᱚ ᱟᱵᱚ ᱵᱚᱱ ᱧᱮᱞ ᱠᱟᱫᱟ ᱱᱚᱸᱰᱮ ᱫᱚ ᱚᱞ ᱦᱮᱱᱟᱜᱼᱟ ᱨᱟᱦᱟ ᱟᱲᱟᱝ ᱦᱮᱸ ᱥᱮ ᱨᱟᱦᱟ ᱟᱲᱟᱝ ᱱᱚᱣᱟ ᱠᱚ ᱠᱟᱱᱟ ᱨᱟᱦᱟ ᱟᱲᱟᱝ ᱚᱸᱰᱮ ᱚᱞ ᱦᱮᱱᱟᱜᱼᱟ ᱚᱱᱟᱧ ᱚᱞ ᱞᱮᱜᱮ ᱨᱟᱦᱟ ᱱᱚᱣᱟ ᱫᱚ ᱦᱩᱭᱩᱜ ᱠᱟᱱᱟ ᱨᱟᱦᱟ ᱟᱲᱟᱝ ᱪᱤᱠᱤ ᱛᱟᱭᱛᱚ ᱨᱚᱭᱟᱠᱟᱨ ᱦᱚᱭᱟᱠᱟᱨ ᱨᱟᱦᱟ ᱟᱲᱟᱝ ᱟᱨ ᱰᱟᱭᱥᱚ ᱨᱚᱭᱟᱠᱟ ᱚᱱᱩᱥᱚᱝ ᱨᱟᱦᱟ ᱟᱲᱟᱝ ᱦᱩᱭᱮᱱᱟ ᱛᱚ ᱱᱚᱣᱟ ᱠᱚ ᱦᱩᱭᱩᱜ ᱠᱟᱱᱟ ᱨᱟᱦᱟ ᱟᱲᱟᱝ ᱠᱟᱱᱟ ᱚ ᱟ ᱤ ᱩ ᱮ ᱳ ᱦᱩᱭᱮᱱᱟ ᱞᱟᱹᱭ ᱠᱤᱫᱟᱹᱧ ᱛᱟᱦᱚᱞᱮ ᱚᱞ ᱵᱚᱱ ᱧᱮᱞᱟ ᱪᱮᱫ ᱞᱮᱠᱟ ᱚᱞ ᱢᱮᱱᱟᱜᱼᱟ ᱨᱟᱦᱟ ᱟᱲᱟᱝ ᱦᱩᱭᱩᱜ ᱠᱟᱱᱟ ᱱᱚᱜᱼᱚᱭ ᱚ ᱪᱤᱠᱟ

ᱦᱩᱭᱱᱟ ᱮ ᱢᱟᱱᱮ ᱦᱩᱭᱩᱜ ᱠᱟᱱᱟ ᱮᱠᱟᱨ ᱮᱠᱟᱨ ᱢᱟᱱᱮ ᱡᱟᱦᱟᱸ ᱦᱚᱸᱜᱼᱚ ᱱᱚᱝᱠᱟ ᱵᱚᱱ ᱚᱞ ᱜᱮᱭᱟ ᱵᱟᱝᱞᱟ ᱛᱮ ᱦᱚᱸᱜᱼᱚᱭ ᱮᱠᱟᱨ ᱦᱩᱭᱱᱟ ᱠᱚᱭ ᱮᱠᱟᱨ ᱠᱮ ᱴᱷᱤᱠ ᱜᱮᱭᱟ ᱮᱨᱯᱚᱨᱮ ᱦᱩᱭᱩᱜ ᱠᱟᱱᱟ ᱳ ᱳ ᱪᱤᱠᱟᱹ ᱵᱚᱱ ᱚᱞᱟ ᱦᱚᱸᱜᱼᱚᱭ ᱳ ᱱᱚᱜᱼᱚᱭ ᱦᱩᱭᱩᱜ ᱠᱟᱱᱟ ᱳ ᱚᱱᱟ ᱳ ᱢᱟᱱᱮ ᱪᱮᱫ

ᱮᱰᱵᱷᱟᱱᱥ ᱞᱮᱵᱮᱞ ᱵᱚᱱ ᱥᱮᱬᱟᱭᱟ ᱦᱟᱸᱜ ᱡᱚᱠᱷᱚᱱ ᱵᱷᱤᱰᱭᱳᱧ ᱵᱮᱱᱟᱣᱟ ᱛᱚᱠᱷᱚᱱ ᱱᱚᱣᱟ ᱠᱚᱵᱚᱱ ᱥᱮᱬᱟᱭᱟ ᱱᱤᱛᱚᱜ ᱥᱩᱫᱷᱩ ᱡᱟᱦᱟᱸ ᱯᱨᱚᱛᱷᱚᱢ ᱠᱞᱟᱥ ᱠᱚ ᱦᱩᱭ ᱠᱟᱱᱟ ᱢᱚᱬᱮ ᱛᱩᱨᱩᱭ ᱜᱚᱴᱟᱝ ᱚᱱᱟ ᱠᱚᱨᱮᱱᱟᱜ ᱜᱮ ᱥᱟᱢᱟᱯ ᱦᱩᱭᱩᱜᱼᱟ ᱢᱟᱱᱮ ᱢᱤᱫ ᱥᱟᱶᱛᱮᱧ ᱞᱟᱹᱭᱫᱟ ᱪᱚᱞᱚ ᱱᱚᱣᱟ ᱫᱚ ᱚᱛ ᱫᱚ ᱦᱚᱸᱜᱼᱚ ᱱᱚᱝᱠᱟ ᱵᱚᱱ ᱚᱞᱟ ᱚᱛ ᱦᱩᱭᱱᱟ ᱢᱟᱱᱮ ᱯᱨᱤᱛᱷᱤᱵᱤ ᱜᱳᱞ ᱜᱮᱭᱟ ᱛᱚ ᱚᱱᱟ ᱦᱚᱸ ᱱᱚᱝᱠᱟ ᱜᱮ ᱦᱩᱭᱩᱜᱼᱟ ᱚᱛ ᱵᱟᱝᱞᱟᱛᱮ ᱪᱮᱫ ᱵᱚᱱ ᱞᱟᱹᱭᱫᱟ ᱱᱚᱣᱟ ᱛᱚ ᱠᱟᱱᱟ ᱛᱟᱭᱛᱚ ᱛᱚ ᱛᱮᱢᱱᱤ ᱱᱚᱣᱟ ᱫᱚ ᱦᱩᱭᱩᱜ ᱠᱟᱱᱟ

ᱛᱚ ᱱᱚᱣᱟ ᱫᱚ ᱪᱮᱫ ᱞᱮᱠᱟ ᱵᱟᱝᱞᱟ ᱦᱤᱥᱟᱹᱵ ᱵᱚᱱ ᱵᱮᱵᱚᱦᱟᱨᱟ ᱵᱚᱱ ᱚᱱᱩᱥᱴᱷᱟᱱ ᱦᱤᱥᱟᱹᱵᱮ ᱪᱮᱫ ᱞᱮᱠᱟ ᱚᱱᱩᱥᱴᱷᱟᱱ ᱦᱩᱭᱱᱟ ᱮᱨᱯᱚᱨᱮ ᱦᱩᱭᱩᱜ ᱠᱟᱱᱟ ᱚᱞ ᱚᱞ ᱫᱚ ᱪᱮᱫ ᱞᱮᱠᱟ ᱵᱚᱱ ᱚᱞᱟ ᱱᱚᱝᱠᱟ ᱠᱟᱛᱮ ᱱᱚᱝᱠᱟ ᱱᱚᱝᱠᱟ ᱱᱚᱝᱠᱟ ᱠᱟᱛᱮ ᱱᱚᱝᱠᱟ ᱱᱚᱝᱠᱟ ᱦᱩᱭᱱᱟ ᱟᱢ ᱡᱩᱫᱤᱢ ᱞᱟᱹᱭ ᱞᱮᱠᱷᱟᱱ ᱱᱚᱝᱠᱟ ᱱᱚᱝᱠᱟ ᱱᱚᱝᱠᱟ ᱴᱷᱤᱠ ᱜᱮᱭᱟ ᱚᱞ ᱫᱚ ᱦᱩᱭᱩᱜ ᱠᱟᱱᱟ ᱞᱚ ᱠᱟᱱᱟ ᱱᱚᱣᱟ ᱞᱚ ᱞᱚ ᱞᱮᱠᱟ ᱵᱚᱱ ᱵᱮᱵᱚᱦᱟᱨᱟ ᱵᱟᱝᱞᱟ ᱞᱚ ᱨᱮᱱᱟᱜ ᱡᱟᱦᱟᱸ ᱟᱵᱚ ᱥᱟᱱᱛᱟᱲᱤ ᱛᱮ ᱦᱤᱡᱩᱜᱼᱟ ᱱᱚᱣᱟ ᱛᱚᱠᱷᱚᱱ ᱱᱚᱣᱟ ᱵᱚᱱ ᱵᱮᱵᱚᱦᱟᱨᱟ ᱴᱷᱤᱠᱜᱮᱭᱟ ᱮᱨᱯᱚᱨ ᱦᱮᱡ ᱠᱟᱱᱟ ᱟ ᱟ ᱦᱩᱭᱱᱟ ᱟ

ᱱᱚᱝᱠᱟ ᱦᱩᱸ ᱦᱩᱭᱱᱟ ᱟᱣ ᱫᱚ ᱟᱣ ᱜᱮ ᱵᱮᱣᱦᱟᱨ ᱵᱚᱱ ᱥᱮᱬᱟ ᱟᱠᱟᱫᱟ ᱦᱩᱭᱱᱟ ᱮᱨᱯᱚᱨ ᱦᱮᱡ ᱠᱟᱱᱟ ᱤ ᱤ ᱫᱚ ᱦᱚᱸᱜᱼᱚ ᱱᱚᱝᱠᱟ ᱱᱚᱝᱠᱟ ᱟᱢ ᱪᱮᱫ ᱚᱞ ᱫᱟ ᱱᱚᱝᱠᱟ ᱱᱚᱝᱠᱟ ᱦᱩᱭᱱᱟ ᱱᱚᱣᱟ ᱫᱚ ᱦᱚᱥᱥᱚᱭ ᱛᱟᱭᱛᱚ ᱤᱥ ᱫᱚ ᱦᱚᱸᱜᱼᱚ ᱱᱚᱝᱠᱟ ᱦᱚᱸᱜᱼᱚ ᱱᱚᱝᱠᱟ ᱱᱚᱝᱠᱟ

ᱱᱚᱸᱰᱮ ᱧᱮᱞ ᱯᱮ ᱢᱤᱫᱴᱟᱝ ᱳᱭᱳᱧ ᱚᱞ ᱠᱟᱫᱟ ᱳᱭᱳᱛᱤᱧ ᱚᱞ ᱠᱟᱫᱟ ᱳᱭᱳ ᱫᱚ ᱵᱟᱝ ᱳᱭᱳ ᱢᱟᱱᱮ ᱥᱚᱵᱫᱚ ᱳᱭᱳᱛ ᱢᱟᱱᱮ ᱵᱟᱠᱠᱚ ᱴᱷᱤᱠ ᱜᱮᱭᱟ ᱛᱚ ᱱᱚᱸᱰᱮ ᱡᱟᱦᱟᱸ ᱜᱟᱵᱟᱱ ᱵᱚᱱ ᱥᱮᱬᱟ ᱠᱟᱫᱟ ᱨᱟᱦᱟ ᱟᱨᱟᱝ ᱛᱮ ᱥᱮ ᱢᱩ ᱴᱩᱰᱟᱹᱜ ᱜᱳᱞ ᱴᱩᱰᱟᱹᱜ ᱨᱮᱞᱟ ᱯᱷᱟᱨᱠᱟ ᱚᱦᱚᱫ ᱛᱮ ᱚᱱᱟ ᱠᱚ ᱱᱚᱸᱰᱮ ᱪᱮᱫ ᱞᱮᱠᱟ ᱠᱟᱛᱮ ᱵᱮᱵᱚᱦᱟᱨᱚᱜ ᱠᱟᱱᱟ ᱚᱱᱟ ᱵᱚᱱ ᱧᱮᱞᱟ

ᱛᱚ ᱫᱚ ᱱᱚᱣᱟ ᱦᱩᱭᱩᱜ ᱠᱟᱱᱟ ᱦᱩᱥᱩ ᱩᱛᱩ ᱦᱩᱭᱱᱟ ᱩᱛᱩ ᱱᱚᱜᱼᱚᱭ ᱡᱮ ᱩᱛᱩ ᱩ ᱢᱟᱱᱮ ᱦᱩᱥᱩ ᱚᱱᱟ ᱫᱚ ᱦᱩᱭᱩᱜ ᱠᱟᱱᱟ ᱛᱚ ᱢᱟᱱᱮ ᱚᱛ ᱦᱚᱭᱛᱚ ᱵᱚᱱ ᱞᱟᱹᱭᱫᱟ ᱛᱟᱯᱚᱨᱮ ᱟᱵᱟᱨ ᱦᱩᱥᱩ ᱩᱛᱩ ᱦᱟᱛᱮᱜ ᱦᱚᱭ ᱟᱠᱟᱨ ᱛᱚᱭᱮᱠᱟᱨ ᱵᱤᱥᱚᱨᱜᱚ ᱪᱮᱫ ᱠᱟᱹᱧ ᱚᱞᱟ ᱦᱚᱭᱟᱠᱟᱨ ᱱᱚᱸᱰᱮ ᱫᱚ

ᱦᱩᱭᱱᱟ ᱞᱟᱦᱟᱛᱮ ᱫᱟᱠᱟᱧ ᱫᱟᱠᱟᱧ ᱫᱟᱠᱟ ᱫᱚ ᱵᱟᱝ ᱫᱟᱠᱟᱧ ᱮᱢᱱᱤ ᱡᱚᱠᱷᱚᱱ ᱥᱤᱢᱯᱤᱞ ᱠᱟᱛᱷᱟ ᱵᱚᱱ ᱞᱟᱹᱭᱟ ᱢᱟᱱᱮ ᱥᱚᱵᱫᱚ ᱵᱚᱱ ᱞᱟᱹᱭᱟ ᱛᱚᱠᱷᱚᱱ ᱫᱟᱠᱟ ᱠᱤᱱᱛᱩ ᱡᱚᱠᱷᱚᱱ ᱳᱭᱳᱛ ᱨᱮᱵᱚᱱ ᱵᱮᱵᱚᱦᱟᱨᱟ ᱫᱟᱠᱟᱧ ᱛᱟᱭᱛᱚ ᱫᱟᱠᱟᱧ ᱫᱟ ᱠᱟᱹᱧ ᱛᱟᱦᱞᱮ ᱢᱟᱱᱮᱴᱟᱜ ᱵᱷᱟᱹᱜᱤ ᱴᱷᱤᱠ ᱯᱩᱥᱴᱟᱹᱜ ᱠᱟᱱᱟ ᱥᱮ ᱟᱸᱡᱚᱢ ᱥᱮᱫ ᱵᱷᱟᱹᱜᱤ ᱴᱷᱤᱠ ᱵᱩᱡᱷᱟᱹᱜ ᱠᱟᱱᱟ ᱦᱮᱸᱥᱮ ᱤᱧ

ᱵᱩᱜᱤ ᱡᱚ ᱱᱚᱣᱟ ᱟᱭᱟᱜ ᱠᱟᱨᱰ ᱵᱩᱜᱤ ᱡᱚ ᱫᱚ ᱱᱚᱣᱟ ᱱᱚᱜᱼᱚᱭ ᱟᱡ ᱡᱚ ᱵᱩᱜᱤ ᱡᱚ ᱢᱚ ᱟᱭᱟᱜ ᱟᱠᱟᱨ ᱡᱚᱢᱟ ᱢᱚ ᱟᱠᱟᱨ ᱴᱷᱤᱠ ᱜᱮᱭᱟ ᱛᱚ ᱱᱚᱜᱼᱚᱭ ᱵᱩᱜᱤ ᱡᱚ ᱯᱚᱨ ᱚ ᱦᱮᱡ ᱮᱱᱟ ᱪᱤᱠᱟᱹᱛᱮ ᱠᱟᱨᱚᱱ ᱚ ᱡᱩᱫᱤ ᱵᱟᱹᱧ ᱮᱢᱟ ᱵᱩᱜᱤ ᱡᱚ ᱟᱨ ᱢᱚ ᱱᱚᱣᱟ ᱛᱚ ᱵᱟᱭᱨᱟ ᱠᱟᱪᱟ ᱛᱟᱲᱟᱝ ᱠᱟᱱᱟ

ᱴᱷᱤᱠ ᱜᱮᱭᱟ ᱨᱟᱦᱟ ᱟᱲᱟᱝ ᱨᱮ ᱚᱞ ᱜᱮ ᱵᱮᱥᱤ ᱠᱟᱨᱚᱱ ᱵᱟᱹᱠᱤ ᱡᱟᱦᱟᱸ ᱨᱟᱦᱟ ᱟᱲᱟᱝ ᱠᱚ ᱦᱮᱱᱟᱜᱼᱟ ᱟ ᱤ ᱩ ᱮ ᱳ ᱱᱚᱣᱟ ᱠᱚᱫᱚᱢ ᱧᱮᱧᱟᱢᱟ ᱡᱮᱢᱚᱱ ᱟ ᱫᱚ ᱟᱠᱟᱨ ᱦᱤᱥᱟᱹᱵ ᱛᱮᱢ ᱧᱟᱢᱟ ᱦᱤᱥᱤ ᱫᱚ ᱦᱤᱥᱤ ᱫᱤᱨᱜᱷᱚ ᱦᱤᱥᱟᱹᱵ ᱛᱮᱢ ᱧᱟᱢᱟ ᱩ ᱫᱚ ᱩᱥᱩ ᱫᱤᱨᱜᱷᱚ ᱦᱤᱥᱟᱹᱵ ᱛᱮᱢ ᱧᱟᱢᱟ ᱮ ᱫᱚ ᱦᱩᱭᱩᱜ ᱠᱟᱱᱟ ᱮᱠᱟᱨ ᱦᱤᱥᱟᱹᱵ ᱛᱮᱢ ᱧᱟᱢᱟ ᱳ ᱫᱚ ᱳᱠᱟᱨ ᱦᱤᱥᱟᱹᱵ ᱛᱮᱢ ᱧᱟᱢᱟ ᱛᱟᱭ ᱛᱚ ᱛᱚ ᱦᱩᱭᱱᱟ ᱛᱚ ᱚᱱᱠᱟ ᱜᱮ ᱛᱟᱦᱚᱞᱮ ᱟᱨ ᱢᱤᱫᱴᱟᱝ ᱟᱹᱲᱟᱹ ᱵᱚᱱ ᱧᱮᱞ ᱟᱹᱭᱟᱹᱛ ᱥᱮ ᱵᱟᱠᱚ ᱵᱚᱱ ᱧᱮᱞ ᱞᱮᱜᱮ ᱩᱱᱤᱭ ᱚᱞ ᱠᱟᱫᱟ ᱮ ᱢᱟᱹᱭ ᱨᱟᱪᱟ ᱡᱚᱜᱽ ᱢᱮ ᱟᱫᱚ ᱪᱮᱠᱟ ᱵᱚᱱ ᱚᱞᱟ ᱮ ᱫᱚ ᱱᱚᱝᱠᱟ ᱜᱮᱵᱚᱱ ᱚᱞᱟ ᱮ ᱫᱚ ᱮ ᱜᱮ ᱢᱳᱭ ᱫᱚ ᱪᱮᱫ ᱞᱮᱠᱟ ᱵᱚᱱ ᱚᱞᱟ ᱵᱟᱱᱟᱢ ᱦᱚᱸᱜᱼᱚ ᱱᱚᱝᱠᱟ ᱜᱮ ᱚᱞ ᱦᱩᱭᱩᱜᱼᱟ ᱢᱳᱭ ᱛᱟᱦᱚᱞᱮ ᱪᱮᱫ ᱠᱟᱱᱟ ᱟᱢ ᱟ ᱜᱳᱞ ᱴᱩᱰᱟᱹᱜ ᱦᱤᱡᱩᱜᱼᱟ ᱴᱷᱤᱠ ᱜᱮᱭᱟ ᱳᱭ ᱜᱳᱞ ᱴᱩᱰᱟᱹᱜ ᱵᱚᱱ ᱥᱮᱬᱟ ᱟᱠᱟᱫᱟ ᱟᱨ ᱧᱮᱞ ᱢᱮ ᱨᱟᱦᱟ ᱟᱲᱟᱝ ᱯᱚᱨᱮ ᱵᱟᱹᱭᱥᱟᱹᱣ ᱠᱟᱱᱟ ᱢᱳᱭ ᱮᱵᱟᱨ ᱦᱩᱭᱩᱜ ᱠᱟᱱᱟ ᱚᱱᱛᱩᱥᱛᱚ ᱢᱳᱭ ᱨᱟᱪᱟ ᱨᱚᱭᱮ ᱟᱠᱟᱨ ᱪᱚᱭᱮ ᱟᱠᱟᱨ ᱨᱟᱪᱟ ᱪᱮᱫ ᱞᱮᱠᱟ ᱵᱚᱱ ᱚᱞᱟ ᱨᱟ ᱦᱚᱭ ᱨᱚᱭᱮ ᱟᱠᱟᱨ ᱫᱚ ᱦᱩᱭᱩᱜ ᱠᱟᱱᱟ ᱪᱚᱭᱮ ᱟᱠᱟᱨ ᱢᱟᱱᱮ ᱤᱨ ᱟ ᱩᱪ ᱟ ᱨᱟᱪᱟ ᱴᱷᱤᱠ ᱜᱮᱭᱟ ᱮᱵᱟᱨ ᱡᱚᱜᱽ ᱫᱚ ᱪᱮᱫ ᱞᱮᱠᱟ ᱵᱚᱱ ᱚᱞᱟ ᱡᱚᱜᱽ ᱢᱮ ᱱᱚᱰᱮ ᱵᱩᱲᱜᱤ ᱡᱚ ᱚ ᱚ ᱡᱚᱜ ᱦᱩᱭᱱᱟ ᱡᱚᱜ ᱫᱚ ᱵᱟᱝ ᱡᱚᱜᱽ ᱢᱮ ᱛᱟᱭᱛᱚ ᱡᱚᱜᱽ ᱢᱮ ᱟᱪᱪᱷᱟ ᱡᱚᱜᱽ ᱢᱮ ᱢᱟᱱᱮ ᱱᱚᱸᱰᱮ ᱚᱦᱚᱫ ᱵᱚᱱ ᱞᱟᱜᱟᱣᱟ ᱟᱨ ᱢᱮ ᱱᱚᱸᱰᱮ ᱯᱷᱟᱲᱠᱟ ᱦᱚᱸᱵᱚᱱ ᱞᱟᱜᱟᱣ ᱫᱟᱲᱮᱭᱟᱜᱼᱟ ᱠᱟᱛᱷᱟ ᱵᱷᱟᱹᱜᱤ ᱯᱩᱥᱴᱟᱹᱣ ᱞᱟᱹᱜᱤᱫ ᱛᱮ ᱢᱮ ᱟᱢ ᱟᱨ ᱮ ᱢᱚ ᱟᱨ ᱮᱠᱟᱨ ᱦᱩᱭᱱᱟ ᱟᱪᱪᱷᱟ ᱡᱚᱜᱽ ᱢᱮ

ᱠᱩᱭᱞᱤ ᱠᱚᱭ ᱦᱚᱥᱩ ᱦᱚᱥᱳᱭ ᱞᱚᱭ ᱥᱤ ᱠᱩᱭᱞᱤ ᱪᱮᱫ ᱞᱮᱠᱟ ᱵᱚᱱ ᱚᱞᱟ ᱚᱞ ᱪᱤᱠᱤᱛᱮ ᱠᱩ ᱚᱱᱟ ᱠᱚᱭ ᱦᱚᱥᱩ ᱚᱱᱟ ᱫᱚ ᱠᱚ ᱢᱟᱱᱮ ᱛᱟᱨᱯᱚᱨᱮ ᱦᱚᱥᱩ ᱠᱩ ᱮᱵᱟᱨ ᱱᱚᱸᱰᱮ ᱫᱚ ᱦᱚᱥᱳᱭ ᱵᱟᱝ ᱵᱟᱹᱭᱥᱟᱹᱜᱼᱟ ᱛᱟᱭ ᱛᱚ ᱠᱟᱨᱚᱱ ᱦᱚᱥᱩ ᱟᱨ ᱡᱩᱫᱤ ᱦᱚᱥᱳᱭ ᱟᱵᱟᱨ ᱡᱩᱫᱤᱢ ᱵᱟᱹᱭᱥᱟᱹᱣᱟ ᱛᱟᱦᱚᱞᱮ ᱦᱩᱭᱩᱜ ᱠᱟᱱᱟ ᱵᱟᱭᱨᱟ ᱨᱟᱦᱟ ᱟᱲᱟᱝ ᱥᱩᱨ ᱥᱩᱯᱩᱨ ᱦᱩᱭᱩᱜ ᱠᱟᱱᱟ ᱯᱟᱥᱟ ᱯᱟᱥᱤ ᱛᱟᱦᱚᱞᱮ ᱚᱱᱟ ᱡᱮᱱᱚ ᱵᱟᱝ ᱦᱩᱭᱩᱜ ᱛᱟᱦᱚᱞᱮ ᱪᱮᱫ ᱦᱩᱭᱩᱜᱼᱟ ᱱᱚᱸᱰᱮ ᱚᱱᱛᱩᱥᱛᱚ ᱚᱱᱛᱩᱥᱛᱚ ᱠᱩᱭ ᱞᱤ

ᱟᱥᱲᱟ ᱦᱩᱭᱩᱜᱼᱟ ᱠᱤᱱᱛᱩ ᱟᱥᱲᱟ ᱢᱟᱱᱮ ᱤᱥᱠᱩᱞ ᱵᱚᱱ ᱞᱟᱹᱭ ᱫᱟᱲᱮᱭᱟᱜᱼᱟ ᱥᱮ ᱯᱟᱲᱦᱟᱜ ᱨᱮᱱᱟᱜ ᱡᱟᱭᱜᱟ ᱟᱥᱲᱟ ᱟᱥᱲᱟ ᱪᱤᱠᱟᱹ ᱵᱚᱱ ᱚᱞᱟ ᱚᱞ ᱚᱞ ᱚᱞ ᱚᱞᱚᱜ ᱚᱞ ᱤᱛᱩᱱ ᱦᱩᱥᱩᱭ ᱛᱚᱭ ᱦᱩᱥᱩ ᱛᱚ ᱚᱱᱟ ᱫᱚ ᱦᱩᱥᱩ

ᱪᱟᱞᱟᱜ ᱠᱟᱱᱟᱭ ᱵᱩᱡᱽ ᱧᱟᱢ ᱠᱮᱫᱟ ᱵᱚᱱ ᱛᱚ ᱢᱟ ᱮᱱᱠᱷᱟᱱ ᱱᱚᱣᱟ ᱵᱷᱤᱰᱤᱭᱳ ᱟᱹᱰᱤ ᱡᱟᱹᱥᱛᱤᱭᱮᱱᱟ ᱮᱨᱯᱚᱨᱮ ᱦᱩᱭᱩᱜ ᱠᱟᱱᱟ ᱯᱨᱮᱠᱴᱤᱥ ᱠᱞᱟᱥ ᱵᱟᱭᱨᱟ ᱯᱮᱭᱟ ᱱᱚᱝᱠᱟ ᱵᱟᱠᱠᱚ ᱵᱚᱱ ᱦᱟᱛᱟᱣᱟ ᱥᱮ ᱚᱭᱳᱫ ᱵᱚᱱ ᱦᱟᱛᱟᱣᱟ ᱟᱨ ᱱᱚᱝᱠᱟ ᱜᱟᱵᱟᱱ ᱵᱚᱱ ᱥᱮᱬᱟᱭᱟ ᱟᱥᱛᱮ ᱟᱥᱛᱮ ᱱᱚᱝᱠᱟ ᱵᱚᱱ ᱯᱨᱮᱠᱴᱤᱥᱟ ᱴᱷᱤᱠ ᱜᱮᱭᱟ ᱛᱟᱦᱚᱞᱮ ᱛᱟᱲᱟᱛᱟᱲᱤ ᱵᱚᱱ ᱥᱮᱬᱟ ᱫᱟᱲᱮᱭᱟᱜᱼᱟ ᱟᱨ ᱥᱚᱸᱜᱮ ᱨᱮ ᱢᱤᱫᱴᱟᱱ ᱡᱷᱚᱛᱚ ᱦᱚᱲᱜᱮ ᱵᱳᱭ ᱦᱟᱛᱟᱣ ᱯᱮ ᱵᱟᱠᱷᱟᱡ ᱵᱟᱝ ᱦᱩᱭᱩᱜᱼᱟ ᱴᱷᱤᱠ ᱜᱮᱭᱟ ᱵᱳᱭ ᱵᱮᱵᱚᱦᱟᱨ ᱯᱮ ᱯᱨᱚᱛᱤᱫᱤᱱ ᱚᱞ ᱯᱮ ᱯᱟᱲᱦᱟᱜ ᱯᱮ ᱟᱨ ᱜᱟᱵᱟᱱ ᱥᱮᱬᱟᱭ ᱯᱮ ᱟᱨ ᱵᱷᱤᱰᱤᱭᱳ ᱵᱟᱨᱮ ᱵᱟᱨᱮ ᱧᱮᱞ ᱯᱮ ᱛᱟᱦᱚᱞᱮ ᱯᱮ ᱵᱩᱡᱽ ᱫᱟᱲᱮᱭᱟᱜᱼᱟ ᱛᱚ ᱱᱚᱣᱟ ᱫᱚ ᱡᱟᱥᱴ ᱥᱩᱨᱩ ᱟᱨᱚ ᱟᱹᱰᱤ ᱡᱟᱹᱥᱛᱤ ᱵᱷᱤᱰᱭᱳᱧ ᱟᱯᱞᱳᱰᱟ ᱡᱩᱫᱤ ᱟᱯᱮ ᱨᱮᱥᱯᱚᱱᱥ ᱯᱮ ᱮᱢᱟ ᱟᱨ ᱞᱟᱦᱟ ᱛᱮᱱᱟᱜ ᱵᱷᱤᱰᱭᱳ ᱠᱚ ᱡᱟᱦᱟᱸᱭ ᱵᱟᱝᱯᱮ ᱧᱮᱞ ᱠᱟᱫᱟ ᱱᱚᱣᱟ ᱟᱜᱮᱱᱟᱜ ᱵᱷᱤᱰᱭᱳ ᱠᱚᱯᱮ ᱧᱮᱞᱟ ᱟᱨ ᱟᱯᱮᱭᱟᱜ ᱠᱟᱛᱷᱟ ᱡᱮ ᱯᱷᱳᱱ ᱱᱟᱢᱵᱟᱨ ᱠᱚ ᱥᱮ ᱦᱳᱣᱟᱴᱥᱮᱯ ᱱᱟᱢᱵᱟᱨ ᱯᱮ ᱮᱢᱟ ᱡᱟᱛᱮ ᱢᱤᱫᱴᱮᱱ ᱜᱨᱩᱯ ᱤᱧ ᱵᱮᱱᱟᱣ ᱫᱟᱲᱮᱭᱟᱜ ᱢᱟ ᱮᱰᱩᱠᱮᱥᱚᱱ ᱥᱳᱥᱟᱭᱤᱴᱤ ᱤᱫᱤ ᱠᱟᱛᱮᱫ ᱡᱟᱦᱟᱸᱛᱮ ᱟᱨᱚ ᱡᱟᱹᱥᱛᱤ ᱥᱟᱱᱛᱟᱲᱤ ᱤᱫᱤ ᱠᱟᱛᱮᱫ ᱥᱮ ᱟᱵᱚ ᱥᱟᱱᱛᱟᱲ ᱥᱚᱢᱟᱡᱽ ᱤᱫᱤ ᱠᱟᱛᱮᱫ ᱟᱹᱰᱤ ᱠᱟᱛᱷᱟᱭ ᱦᱳᱣᱟᱴᱥᱮᱯ ᱛᱟᱞᱟ ᱛᱮᱵᱚᱱ ᱨᱚᱯᱚᱲ ᱛᱟᱞᱟ ᱛᱮ ᱥᱮ ᱵᱷᱤᱰᱭᱳ ᱛᱟᱞᱟ ᱛᱮᱵᱚᱱ ᱟᱨᱦᱚᱸ ᱵᱚᱱ ᱨᱚᱯᱚᱲᱟ ᱢᱟ ᱮᱱᱠᱷᱟᱱ ᱥᱟᱱᱟᱢ ᱠᱚᱜᱮ ᱱᱚᱣᱟ ᱪᱮᱱᱮᱞ ᱥᱟᱵᱥᱠᱨᱟᱭᱤᱵᱽ ᱛᱟᱵᱚᱱ ᱯᱮ ᱟᱨ ᱠᱚᱢᱮᱱᱴ ᱛᱟᱵᱚᱱ ᱯᱮ ᱥᱮᱭᱟᱨ ᱛᱟᱵᱚᱱ ᱯᱮ ᱴᱷᱤᱠ ᱜᱮᱭᱟ ᱟᱨ ᱟᱯᱮᱭᱟᱜ ᱪᱮᱫ ᱞᱟᱜᱟᱜᱼᱟ ᱚᱱᱟ ᱠᱚ ᱠᱚᱢᱮᱱᱴ ᱨᱮ ᱚᱞ ᱛᱟᱵᱚᱱ ᱯᱮ ᱛᱮᱦᱮᱧ ᱫᱚ ᱱᱚᱝᱠᱟ ᱜᱤᱧ ᱵᱮᱱᱟᱣᱫᱟ ᱠᱷᱟᱡ ᱡᱚᱦᱟᱨ